ᱥᱟᱠᱨᱟᱛ ᱫᱚᱥᱟᱨ ᱡᱟᱱᱩᱣᱟᱨᱤ ᱥᱚᱛᱨᱚ ᱚᱴᱷᱨᱚ ᱵᱷᱚᱸᱡᱽ ᱫᱤᱥᱚᱢ ᱨᱟᱡᱽᱜᱚᱸᱡᱽᱯᱩᱨ ᱵᱞᱚᱠ ᱨᱮ ᱢᱮᱱᱟᱜ ᱛᱚᱢᱵᱟᱠ ᱯᱩᱨᱤ ᱟᱹᱛᱩ ᱨᱮ ᱨᱟᱡᱽᱜᱷᱟᱴ ᱡᱟᱝ ᱵᱟᱦᱟ ᱛᱩᱯᱩᱱᱟᱹᱭ ᱜᱷᱟᱴ ᱨᱮ ᱱᱤᱭᱟᱹ ᱥᱮᱨᱢᱟ ᱦᱚᱸ ᱟᱹᱰᱤ ᱡᱟᱠ ᱡᱚᱢᱚᱠ ᱡᱟᱝ ᱵᱟᱦᱟ ᱛᱩᱯᱩ ᱦᱩᱭᱮᱱᱟ ᱱᱚᱣᱟ ᱜᱷᱟᱴ ᱫᱚ ᱵᱟᱹᱨᱯᱟᱫᱟ ᱨᱟᱡᱟ ᱚᱢᱚᱞ ᱨᱮᱭᱟᱜ ᱠᱟᱱᱟ ᱨᱟᱡᱟ ᱥᱨᱤᱨᱟᱢᱪᱚᱱᱫᱨᱚ ᱵᱷᱚᱸᱡᱽ ᱫᱮᱣ ᱱᱚᱣᱟ ᱜᱷᱟᱴ ᱫᱚᱭ ᱩᱰᱷᱟᱹᱣ ᱥᱟᱹᱜᱩᱱ ᱞᱮᱫᱼᱟ ᱠᱟᱹᱦᱱᱤ ᱵᱤᱱᱛᱤ ᱠᱷᱚᱱ ᱟᱸᱡᱚᱢ ᱟᱠᱟᱱᱟ ᱡᱮ ᱛᱤᱱ ᱡᱚᱦᱚᱜ ᱱᱚᱣᱟ ᱜᱷᱟᱴ ᱨᱮ ᱠᱚ ᱵᱮᱨᱮᱫ ᱠᱮᱫᱼᱟ ᱩᱱ ᱡᱚᱦᱚᱜ ᱱᱚᱣᱟ ᱜᱷᱟᱴ ᱨᱮ ᱢᱤᱫᱴᱟᱝ ᱵᱟᱞᱮ ᱜᱤᱫᱽᱨᱟᱹ ᱱᱟᱹᱭ ᱫᱟᱜ ᱛᱟᱞᱟ ᱛᱮᱠᱚ ᱪᱟᱯᱟᱫ ᱞᱮᱫᱮᱭᱟ ᱵᱟᱝ ᱠᱚ ᱵᱚᱦᱮᱞ ᱜᱤᱰᱤ ᱞᱮᱫᱮᱭᱟ ᱱᱩᱭ ᱜᱤᱫᱽᱨᱟᱹ ᱡᱩᱫᱤ ᱱᱟᱹᱭ ᱫᱟᱜ ᱨᱮ ᱜᱩᱡᱩᱜ ᱟᱭ ᱛᱚᱵᱮ ᱠᱷᱟᱱ ᱫᱚ ᱜᱷᱟᱴ ᱵᱟᱝ ᱠᱚ ᱵᱮᱨᱮᱫᱟ ᱟᱨ ᱡᱩᱫᱤ ᱡᱤᱣᱤᱫ ᱜᱮ ᱛᱟᱦᱮᱱᱟᱭ ᱛᱚᱵᱮ ᱠᱷᱟᱱ ᱜᱷᱟᱴ ᱠᱚ ᱵᱮᱨᱮᱫᱟ ᱢᱮᱱᱛᱮ ᱠᱚ ᱞᱟᱹᱭ ᱦᱚᱪᱚᱭᱮᱫ ᱛᱟᱦᱮᱸᱫ ᱯᱚᱨᱮᱛᱮ ᱠᱚ ᱧᱮᱞ ᱠᱮᱫᱮᱭᱟ ᱩᱱᱤ ᱜᱤᱫᱽᱨᱟᱹ ᱫᱚ ᱱᱟᱹᱭ ᱫᱟᱜ ᱠᱷᱚᱱ ᱠᱚ ᱚᱣᱟᱨ ᱠᱮᱫᱮᱭᱟ ᱟᱨ ᱧᱟᱢ ᱠᱮᱫᱮᱭᱟ ᱠᱚ ᱤᱠᱷᱟᱹᱱ ᱡᱤᱣᱤ ᱫᱚ ᱵᱟᱝ ᱥᱮᱱ ᱞᱮᱱ ᱛᱟᱭ ᱛᱟᱦᱮᱱ ᱱᱚᱣᱟ ᱜᱷᱟᱴ ᱨᱮᱫᱚ ᱵᱚᱸᱜᱟ ᱵᱩᱨᱩ ᱥᱟᱹᱠᱷᱤ ᱠᱟᱛᱮ ᱢᱟᱹᱡᱷᱤ ᱯᱟᱨᱜᱟᱱᱟ ᱠᱚ ᱥᱟᱶᱛᱮ ᱜᱷᱟᱴ ᱠᱚ ᱵᱮᱨᱮᱫ ᱞᱮᱫᱼᱟ ᱱᱤᱛᱚᱜ ᱦᱚᱸ ᱱᱚᱣᱟ ᱜᱷᱟᱴ ᱨᱮᱫᱚ ᱥᱟᱶᱛᱟ ᱨᱮᱭᱟᱜ ᱟᱹᱨᱤᱪᱟᱹᱞᱤ ᱨᱟᱭᱨᱤᱛ ᱞᱮᱠᱟᱛᱮ ᱜᱮ ᱡᱟᱝ ᱵᱟᱦᱟ ᱛᱩᱯᱩᱱᱟᱹᱭ ᱜᱷᱟᱴ ᱠᱚ ᱜᱷᱟᱴ ᱟᱹᱜᱩᱭᱮᱫᱼᱟ ᱵᱟᱞᱮᱥᱚᱨ ᱡᱤᱞᱟ ᱨᱮᱭᱟᱜ ᱵᱚᱥᱛᱟ ᱵᱞᱚᱠ ᱡᱚᱲᱮᱥᱚᱨ ᱵᱞᱚᱠ ᱵᱷᱚᱸᱡᱽ ᱫᱤᱥᱚᱢ ᱨᱮ ᱨᱟᱜᱷᱚᱱᱯᱩᱨ ᱵᱞᱚᱠ ᱨᱮᱱ ᱥᱟᱱᱟᱢ ᱦᱚᱲ ᱠᱚ ᱡᱟᱝ ᱵᱟᱦᱟ ᱛᱩᱯᱩ ᱱᱚᱰᱮ ᱠᱚ ᱥᱮᱴᱮᱨᱚᱜ ᱠᱟᱱᱟ ᱱᱚᱰᱮ ᱫᱚ ᱦᱚᱨᱤᱵᱚᱞ ᱵᱟᱝ ᱠᱟᱛᱮ ᱦᱤᱨᱞᱟᱹ ᱢᱟᱨᱟᱝ ᱵᱩᱨᱩ ᱫᱟᱜ ᱠᱚ ᱮᱢ ᱦᱚᱪᱚᱭᱮᱫ ᱠᱚᱣᱟ ᱱᱚᱝᱠᱟ ᱜᱮ ᱱᱚᱣᱟ ᱥᱩᱨ ᱨᱮ ᱟᱨᱦᱚᱸ ᱢᱤᱫᱴᱟᱝ ᱜᱷᱟᱴ ᱯᱮᱨᱮᱫ ᱟᱠᱟᱱ ᱜᱮᱭᱟ ᱤᱠᱷᱟᱹᱱ ᱚᱸᱰᱮ ᱫᱚ ᱪᱮᱫ ᱦᱚᱸ ᱚᱱᱠᱟ ᱥᱟᱶᱛᱟ ᱨᱮᱭᱟᱜ ᱨᱟᱭ ᱨᱤᱛ ᱠᱚᱫᱚ ᱵᱟᱝ ᱠᱚ ᱢᱟᱱᱟᱣ ᱵᱟᱛᱟᱣᱮᱫᱼᱟ ᱵᱩᱜᱤ ᱦᱚᱲ ᱵᱟᱹᱲᱤᱡ ᱦᱚᱲ ᱦᱚᱸ ᱢᱤᱫᱴᱟᱝ ᱜᱷᱟᱴ ᱨᱮᱜᱮ ᱠᱚ ᱩᱢᱮᱫ ᱠᱚᱣᱟ ᱥᱮ ᱟᱛᱳ ᱨᱤᱱᱤᱡ ᱢᱟᱹᱡᱷᱤ ᱵᱟᱵᱟ ᱴᱷᱮᱱ ᱠᱷᱚᱱ ᱦᱚᱸ ᱪᱮᱫ ᱦᱚᱸ ᱯᱟᱨᱢᱤᱥᱚᱱ ᱞᱮᱴᱟᱨ ᱵᱟᱝ ᱠᱚ ᱜᱚᱭᱮᱫ ᱠᱚᱣᱟ ᱛᱚᱵᱮ ᱴᱷᱤᱠᱟᱹᱭ ᱢᱟᱵᱚᱱ ᱚᱠᱟ ᱜᱷᱟᱴ ᱨᱮᱵᱚᱱ ᱛᱩᱯᱩ ᱞᱮᱱᱠᱷᱟᱱ ᱥᱚᱱᱮᱨ ᱥᱤᱫᱷᱟᱹ ᱟᱵᱚᱱ ᱱᱚᱣᱟ ᱵᱚᱱ ᱧᱮᱞ ᱫᱟᱲᱮᱭᱟᱜ ᱠᱟᱱᱟ ᱱᱚᱣᱟ ᱫᱚ ᱚᱱᱟ ᱨᱟᱡᱽᱜᱷᱟᱴ ᱨᱮᱭᱟᱜ ᱱᱚᱣᱟ ᱫᱚ ᱜᱷᱟᱴ ᱠᱟᱱᱟ ᱱᱟᱹᱭᱛᱮ ᱱᱚᱣᱟ ᱜᱷᱟᱴ ᱫᱚ ᱟᱬᱜᱚ ᱟᱠᱟᱱᱟ ᱱᱚᱜᱼᱚᱭ ᱱᱚᱣᱟ ᱜᱷᱟᱴ ᱠᱷᱚᱱ ᱜᱮ ᱱᱚᱣᱟ ᱰᱷᱚᱸᱜᱟ ᱛᱮ ᱦᱟᱱᱟ ᱯᱟᱥᱴᱟ ᱯᱟᱨᱚᱢᱚᱜᱼᱟ ᱦᱟᱱᱟ ᱯᱟᱥᱴᱟ ᱨᱮ ᱟᱹᱰᱤ ᱪᱮᱦᱨᱟ ᱡᱟᱭᱜᱟ ᱢᱮᱱᱟᱜᱼᱟ ᱛᱩᱯᱩᱱ ᱞᱟᱹᱜᱤᱫ ᱟᱨ ᱟᱹᱰᱤ ᱱᱟᱯᱟᱭ ᱚᱸᱰᱮ ᱫᱚ ᱛᱩᱯᱩ ᱦᱩᱭᱩᱜᱼᱟ ᱛᱚ

ᱥᱟᱱᱟᱢ ᱞᱮᱠᱟᱱᱟᱜ ᱨᱟᱭᱨᱤᱛ ᱵᱟᱹᱭ ᱵᱟᱹᱭ ᱟᱫᱚᱜ ᱠᱟᱱᱟ ᱟᱹᱛᱩ ᱴᱚᱞᱟ ᱨᱮ ᱢᱟᱹᱡᱷᱤ ᱵᱟᱹᱱᱩᱜ ᱠᱚᱣᱟ ᱪᱷᱩᱴ ᱪᱷᱟᱹᱴᱭᱟᱹ ᱵᱚᱭᱦᱟ ᱯᱮᱞᱟ ᱵᱷᱟᱸᱰᱟᱱ ᱛᱮᱞᱟᱝ ᱵᱚᱸᱜᱟ ᱵᱩᱨᱩ ᱟᱢ ᱤᱧ ᱵᱚ ᱠᱚᱨᱟᱣᱮᱫᱼᱟ ᱚᱠᱚᱭ ᱫᱚ ᱚᱠᱟ ᱞᱮᱠᱟᱭ ᱫᱟᱲᱮᱭᱟᱜ ᱠᱟᱱᱟ ᱚᱱᱠᱟ ᱵᱚ ᱠᱟᱹᱢᱤᱭᱟ ᱟᱫᱚ ᱚᱱᱟ ᱫᱚ ᱟᱵᱚ ᱱᱤᱛᱚᱜ ᱡᱟᱸᱜᱮ ᱫᱟᱨᱟᱢ ᱴᱮᱠᱟᱣ ᱫᱟᱨᱟᱢ ᱠᱷᱟᱱ ᱫᱚ ᱟᱵᱚᱣᱟᱜ ᱨᱟᱭᱨᱤᱛ ᱞᱮᱠᱟᱛᱮ ᱦᱟᱯᱲᱟᱢ ᱠᱚ ᱰᱟᱦᱟᱨ ᱞᱮᱠᱟᱛᱮ ᱚᱱᱮ ᱠᱚ ᱞᱟᱹᱭ ᱦᱟᱯᱲᱟᱢ ᱠᱚ ᱮᱱᱟ ᱡᱮ ᱮᱛᱚᱢ ᱡᱚ ᱯᱟᱥᱟᱫ ᱢᱚᱡᱮ ᱯᱮ ᱯᱟᱥᱟᱫ ᱡᱟᱭᱞᱚ ᱥᱟᱭᱞᱚ ᱠᱟᱛᱮ ᱦᱚᱲ ᱫᱚᱠᱚ ᱦᱚᱲ ᱞᱮᱫ ᱰᱟᱦᱟᱨ ᱫᱚᱠᱚ ᱰᱟᱦᱟᱨ ᱞᱮᱫ ᱚᱱᱟ ᱰᱟᱦᱟᱨ ᱛᱮᱜᱮ ᱵᱟᱯᱞᱚᱱ ᱵᱚ ᱛᱟᱲᱟᱢ ᱟᱠᱟᱫ ᱚᱱᱟ ᱫᱚ ᱟᱵᱚ ᱚᱱᱮ ᱠᱚ ᱞᱟᱹᱭ ᱡᱟᱦᱟᱸ ᱜᱟᱱᱠᱮ ᱫᱚ ᱵᱚᱫᱚᱞ ᱯᱟᱨᱚᱢᱟ ᱠᱟᱛᱷᱟ ᱜᱟᱱᱠᱮ ᱫᱚ ᱵᱟᱵᱚ ᱵᱚᱫᱚᱞ ᱯᱟᱨᱚᱢᱟ ᱟᱫᱚ ᱮᱱᱟᱝ ᱦᱟᱯᱲᱟᱢ ᱠᱚᱣᱟᱜ ᱚᱠᱟ ᱞᱟᱹᱭ ᱠᱟᱱ ᱠᱟᱛᱷᱟ ᱥᱮ ᱚᱱᱮ ᱠᱚ ᱞᱟᱹᱭ ᱥᱮ ᱮᱱᱟᱝ ᱫᱚ ᱟᱵᱚᱨᱮᱱ ᱟᱹᱜᱤᱞ ᱦᱟᱯᱲᱟᱢ ᱠᱚᱣᱟᱜ ᱠᱟᱛᱷᱟ ᱫᱚᱠᱚ ᱞᱟᱜ ᱞᱮᱭᱟ ᱠᱚ ᱨᱚᱲ ᱞᱮᱭᱟ ᱠᱚ ᱛᱟᱦᱮᱱᱟ ᱦᱟᱯᱟ ᱞᱮᱠᱟ ᱠᱚ ᱪᱟᱞ ᱞᱮᱭᱟ ᱚᱱᱟᱛᱮ ᱠᱚ ᱞᱟᱹᱭᱟ ᱱᱟᱦᱟᱜ ᱜᱟᱛᱮ ᱫᱚᱠᱚ ᱫᱚᱱ ᱯᱟᱨᱚᱢᱟ ᱠᱟᱛᱷᱟ ᱜᱟᱛᱮ ᱫᱚ ᱵᱟᱵᱚ ᱫᱚᱱ ᱯᱟᱨᱚᱢᱟ ᱟᱵᱚ ᱨᱟᱭᱨᱤᱛ ᱛᱟᱞᱟᱛᱮ ᱟᱵᱚᱣᱟᱜ ᱥᱟᱱᱟᱢ ᱠᱟᱹᱢᱤᱦᱚᱨᱟ ᱟᱹᱰᱤ ᱞᱟᱥᱟᱣᱦᱮᱫ ᱟᱹᱰᱤ ᱥᱟᱹᱜᱩᱱᱟᱱ ᱠᱟᱹᱢᱤᱦᱚᱨᱟ ᱟᱵᱚ ᱵᱚᱱ ᱥᱟᱹᱛᱟ ᱱᱚᱣᱟ ᱜᱮ ᱟᱵᱚᱣᱟᱜ ᱰᱟᱦᱟᱨ ᱠᱟᱱᱟ ᱟᱵᱚ ᱫᱚ ᱪᱷᱟᱹᱛᱤᱠ ᱯᱟᱴᱷᱚᱠ ᱠᱚ ᱞᱮᱠᱟ ᱠᱟᱛᱷᱟ ᱢᱟᱱᱟ ᱥᱮ ᱡᱟᱦᱟᱸ ᱢᱟᱱᱛᱟ ᱵᱚᱱ ᱠᱟᱹᱢᱤ ᱜᱤᱰᱤ ᱠᱟᱜ ᱚᱱᱠᱟᱱᱟᱜ ᱟᱵᱚᱣᱟᱜ ᱨᱟᱭ ᱫᱚ ᱵᱟᱝ ᱠᱟᱱᱟ ᱚᱱᱠᱟᱱᱟᱜ ᱟᱵᱚᱣᱟᱜ ᱥᱮᱨᱣᱟ ᱵᱟᱝ ᱠᱟᱱᱟ ᱟᱵᱚᱣᱟᱜ ᱥᱮᱨᱣᱟ ᱫᱚ ᱚᱱᱮ ᱠᱚ ᱞᱟᱹᱭ ᱡᱮ ᱟᱵᱚ ᱫᱚ ᱥᱚᱱᱮᱨ ᱯᱟᱨᱟ ᱡᱟᱹᱛᱤ ᱫᱚ ᱥᱚᱱᱮᱨ ᱯᱟᱨᱟ ᱡᱟᱹᱛᱤ ᱫᱚ ᱟᱵᱚ ᱵᱟᱵᱚᱱ ᱢᱟᱞᱚᱴᱟ ᱥᱚᱱᱮᱨ ᱯᱟᱨᱟ ᱡᱟᱹᱛᱤ ᱫᱚ ᱟᱵᱚ ᱡᱮᱢᱚᱱ ᱫᱚᱦᱚᱭᱟ ᱥᱚᱱᱟᱨ ᱩᱯᱩ ᱢᱟᱫᱟ ᱥᱚᱱᱟᱨ ᱩᱯᱩ ᱫᱚ ᱧᱟᱢᱚᱜᱼᱟ ᱢᱮᱱᱠᱷᱟᱱ ᱥᱚᱱᱮᱨ ᱯᱟᱨᱟ ᱡᱟᱹᱛᱤ ᱵᱚᱱ ᱟᱵᱟᱫᱤ ᱚᱱᱟ ᱫᱚ ᱵᱟᱝ ᱧᱟᱢᱚᱜᱼᱟ ᱟᱨ ᱱᱤᱛ ᱨᱮᱱᱟᱜ ᱵᱮᱲᱟ ᱨᱮ ᱟᱵᱚᱨᱮᱱ ᱢᱟᱹᱡᱷᱤ ᱵᱟᱵᱟ ᱠᱚ ᱥᱮ ᱯᱟᱨᱜᱟᱱᱟ ᱵᱟᱵᱟ ᱠᱚ ᱦᱚᱛᱮ ᱛᱮ ᱡᱟᱦᱟᱸ ᱞᱮᱠᱟᱱᱟᱜ ᱟᱵᱚᱣᱟᱜ ᱥᱚᱱᱮᱨ ᱯᱟᱨᱟ ᱡᱟᱹᱛᱤ ᱵᱚᱱ ᱵᱟᱧᱪᱟᱣ ᱫᱚᱦᱚᱭᱟ ᱱᱚᱣᱟ ᱨᱮᱱᱟᱜ ᱩᱭᱦᱟᱹᱨ ᱵᱚᱱ ᱟᱹᱜᱩᱭ ᱠᱷᱟᱱ ᱡᱮᱞᱟ ᱡᱩᱢᱤᱫ ᱠᱟᱛᱮ ᱦᱟᱯᱲᱟᱢ ᱠᱚᱣᱟᱜ ᱩᱭᱦᱟᱹᱨ ᱞᱮᱠᱟᱛᱮ ᱦᱟᱯᱲᱟᱢ ᱠᱚᱣᱟᱜ ᱰᱟᱦᱟᱨ ᱛᱮᱵᱚᱱ ᱛᱟᱲᱟᱢᱟ ᱛᱚᱵᱮ ᱟᱹᱱᱤᱡ ᱟᱵᱚ ᱫᱤᱱ ᱵᱚᱱ ᱵᱟᱧᱪᱟᱣ ᱫᱟᱲᱮᱭᱟᱜᱼᱟ